ᱡᱚᱦᱟᱨ ᱤᱧ ᱫᱩᱞᱟᱨᱟᱢ ᱟᱨ ᱛᱮᱦᱮᱧᱟᱜ ᱵᱷᱤᱰᱤᱭᱳ ᱨᱮ ᱟᱯᱮ ᱠᱚᱧ ᱥᱟᱹᱜᱩᱱ ᱫᱟᱨᱟᱢ ᱮᱫ ᱯᱮᱭᱟ ᱛᱚᱵᱮ ᱟᱵᱚ ᱛᱮᱦᱮᱧ ᱢᱤᱫᱴᱤᱡ ᱚᱱᱠᱟᱱ ᱢᱮᱥᱮᱡᱽ ᱤᱧ ᱮᱢᱟ ᱯᱮᱭᱟ ᱱᱚᱣᱟ ᱵᱷᱤᱰᱤᱭᱳ ᱨᱮᱫᱚ ᱛᱚ ᱱᱚᱣᱟ ᱢᱮᱥᱮᱡᱽ ᱫᱚ ᱟᱹᱰᱤ ᱤᱢᱯᱚᱨᱴᱮᱱᱴ ᱢᱮᱥᱮᱡᱽ ᱠᱟᱱᱟ ᱡᱟᱦᱟᱸ ᱠᱤ ᱟᱵᱚ ᱩᱲᱤᱥᱥᱟ ᱟᱨ ᱡᱷᱟᱲᱠᱷᱚᱸᱰ ᱞᱟᱹᱜᱤᱫ ᱛᱮ ᱱᱚᱣᱟ ᱢᱮᱥᱮᱡᱽ ᱠᱟᱱᱟ ᱛᱚ ᱟᱵᱚ ᱩᱲᱤᱥᱥᱟ ᱟᱵᱚ ᱩᱲᱤᱥᱥᱟ ᱨᱮ ᱡᱟᱦᱟᱸ ᱟᱵᱚ ᱚᱞ ᱪᱤᱠᱤ ᱛᱚ ᱟᱵᱚ ᱩᱲᱤᱥᱥᱟ ᱥᱚᱨᱠᱟᱨ ᱟᱵᱚ ᱚᱞ ᱪᱤᱠᱤ ᱢᱟᱪᱮᱫ ᱡᱟᱦᱟᱸ ᱫᱩ ᱦᱟᱡᱟᱨ ᱥᱟᱛ ᱨᱮ ᱮᱢ ᱟᱠᱟᱫ ᱠᱚᱣᱟᱭ ᱪᱟᱹᱠᱨᱤ ᱛᱚ ᱩᱱᱠᱩ ᱱᱤᱛᱚᱜ ᱫᱷᱟᱹᱨᱤᱡ ᱨᱮᱜᱩᱞᱟᱨ ᱯᱳᱥᱴ ᱛᱮ ᱵᱟᱹᱱᱩᱜ ᱠᱚᱣᱟ ᱛᱚ ᱩᱱᱠᱩ ᱠᱚᱱᱴᱨᱟᱠᱪᱩᱣᱟᱞ ᱨᱮᱜᱮ ᱢᱮᱱᱟᱜ ᱠᱚᱣᱟ ᱛᱚ ᱚᱱᱟ ᱤᱫᱤ ᱠᱟᱛᱮᱫ ᱢᱤᱫᱴᱤᱡ ᱢᱮᱥᱮᱡᱽ ᱢᱮᱱᱟᱜᱼᱟ ᱟᱨ ᱫᱮᱱ ᱟᱨ ᱟᱨ ᱢᱤᱫᱴᱤᱡ ᱢᱮᱥᱮᱡᱽ ᱠᱟᱱᱟ ᱡᱟᱦᱟᱸ ᱠᱤ ᱟᱵᱚ ᱱᱚᱣᱟ ᱤᱫᱤ ᱠᱚ ᱠᱟᱛᱮᱫ ᱢᱟᱱᱮ ᱟᱵᱚ ᱩᱲᱤᱥᱥᱟ ᱨᱮ ᱚᱞ ᱪᱤᱠᱤ ᱞᱟᱹᱜᱩᱜ ᱢᱟ ᱡᱟᱦᱟᱸ ᱞᱮᱠᱟ ᱠᱤ ᱟᱵᱚ ᱟᱥᱟᱢ ᱨᱮ ᱞᱟᱹᱜᱩᱭᱮᱱᱟ ᱳᱭᱮᱥᱴ ᱵᱮᱝᱜᱚᱞ ᱨᱮ ᱞᱟᱹᱜᱩᱭᱮᱱᱟ ᱛᱚ ᱚᱞᱪᱤᱠᱤ ᱡᱟᱦᱟᱸ ᱞᱮᱠᱟ ᱚᱸᱰᱮ ᱠᱚ ᱞᱟᱹᱜᱩ ᱟᱠᱟᱫᱼᱟ ᱢᱟᱱᱮ ᱟᱵᱚ ᱯᱨᱟᱭᱢᱟᱨᱤ ᱜᱤᱫᱽᱨᱟᱹ ᱠᱚ ᱟᱨ ᱚᱱᱟ ᱠᱷᱚᱱ ᱪᱮᱛᱟᱱ ᱡᱟᱦᱟᱸ ᱢᱮᱱᱟᱜᱼᱟ ᱯᱨᱟᱭᱢᱟᱨᱤ ᱴᱩ ᱯᱤᱡᱤ ᱫᱷᱟᱹᱨᱤᱡ ᱛᱚ ᱤᱭᱩ ᱡᱤ ᱴᱩ ᱯᱤᱡᱤ ᱛᱚ ᱚᱱᱟ ᱠᱚ ᱞᱟᱹᱜᱩᱜ ᱠᱟᱱᱟ ᱱᱤᱛᱚᱜ ᱚᱞᱪᱤᱠᱤ ᱛᱚ ᱚᱱᱠᱟ ᱜᱮ ᱟᱵᱚ ᱳᱰᱤᱥᱟ ᱨᱮ ᱟᱵᱚ ᱡᱟᱦᱟᱸ ᱛᱤᱱᱟᱹᱜ ᱟᱵᱚ ᱥᱟᱱᱛᱟᱲᱤ ᱟᱥᱲᱟ ᱢᱮᱱᱟᱜᱼᱟ ᱛᱚᱵᱮ ᱚᱱᱟ ᱠᱚᱨᱮ ᱢᱟ ᱚᱞᱪᱤᱠᱤ ᱪᱟᱹᱞᱩᱜ ᱠᱟᱱ ᱜᱮᱭᱟ ᱠᱤᱱᱛᱩ ᱡᱟᱦᱟᱸ ᱟᱵᱚ ᱱᱚᱨᱢᱟᱞᱤ ᱢᱮᱱᱟᱜᱼᱟ ᱡᱟᱦᱟᱸ ᱡᱮᱱᱟᱨᱮᱞ ᱥᱠᱩᱞ ᱠᱚ ᱪᱮ ᱡᱮᱱᱟᱨᱮᱞ ᱠᱚᱞᱮᱡᱽ ᱠᱚ ᱛᱚ ᱚᱱᱟ ᱠᱚᱨᱮ ᱫᱚ ᱚᱞᱪᱤᱠᱤ ᱚᱱᱠᱟ ᱵᱟᱝ ᱞᱟᱹᱜᱩ ᱟᱠᱟᱱ ᱜᱮᱭᱟ ᱛᱚ ᱱᱤᱛᱚᱜ ᱢᱤᱢᱤᱫ ᱵᱟᱹᱭ ᱵᱟᱹᱭᱛᱮ ᱦᱤᱡᱩᱜ ᱠᱟᱱᱟ ᱛᱚᱵᱮ ᱚᱱᱟ ᱠᱚ ᱤᱫᱤ ᱠᱟᱛᱮᱫ ᱱᱤᱛᱚᱜ ᱢᱟᱱᱮ ᱢᱤᱫᱴᱤᱡ ᱢᱮᱥᱮᱡᱽ ᱢᱮᱱᱟᱜᱼᱟ ᱡᱟᱦᱟᱸ ᱠᱤ ᱟᱵᱚ ᱞᱟᱹᱭ ᱦᱚᱪᱚ ᱟᱠᱟᱫᱼᱟ ᱟᱵᱚ ᱦᱩᱞ ᱢᱟᱦᱟ ᱡᱟᱦᱟᱸ ᱢᱮᱱᱟᱜᱼᱟ ᱟᱵᱚ ᱦᱩᱞ ᱢᱟᱦᱟ ᱡᱩᱫᱤ ᱚᱠᱚᱭ ᱵᱟᱵᱚ ᱵᱟᱲᱟᱭᱟ ᱦᱩᱞ ᱢᱟᱦᱟ ᱪᱮᱫ ᱠᱟᱱᱟ ᱛᱚ ᱟᱵᱚ ᱱᱚᱣᱟ ᱫᱚ ᱥᱤᱫᱩ ᱠᱟᱹᱱᱦᱩ ᱛᱟᱹᱠᱤᱱ ᱡᱟᱦᱟᱸ ᱠᱤᱱ ᱦᱩᱞ ᱠᱤᱱ ᱮᱛᱚᱦᱚᱵ ᱞᱟᱜᱼᱟ ᱡᱟᱦᱟᱸ ᱢᱮᱱᱟᱜᱼᱟ ᱮᱭᱤᱴᱤᱱ ᱯᱷᱤᱯᱴᱤ ᱯᱷᱟᱭᱤᱵᱷ ᱯᱷᱤᱯᱴᱤ ᱥᱤᱠᱥ ᱨᱮ ᱛᱚ ᱚᱱᱟ ᱤᱫᱤ ᱠᱟᱛᱮᱫ ᱱᱚᱣᱟ ᱦᱩᱞ ᱢᱟᱦᱟ ᱡᱟᱦᱟᱸ ᱢᱮᱱᱟᱜᱼᱟ ᱱᱟᱦᱟᱜ ᱟᱵᱚ ᱡᱩᱱ ᱛᱤᱨᱤᱥ ᱨᱮ ᱛᱚ ᱟᱵᱚ ᱱᱚᱣᱟ ᱦᱩᱞ ᱢᱟᱦᱟ ᱦᱤᱞᱳᱜ ᱢᱤᱫᱴᱤᱡ ᱨᱮᱞᱤ ᱢᱮᱱᱟᱜᱼᱟ ᱡᱟᱦᱟᱸ ᱠᱤ ᱟᱵᱚ ᱳᱰᱤᱥᱟ ᱦᱚᱲ ᱠᱚ ᱵᱟᱠᱷᱨᱟ ᱨᱮᱞᱤ ᱢᱮᱱᱟᱜᱼᱟ ᱛᱚ ᱱᱚᱣᱟ ᱫᱚ ᱳᱰᱤᱥᱟ ᱨᱮᱱ ᱵᱟᱝ ᱟᱨ ᱡᱷᱟᱲᱠᱷᱚᱸᱰ ᱨᱮᱱ ᱞᱟᱹᱜᱤᱫ ᱜᱮ ᱱᱚᱣᱟ ᱢᱮᱥᱮᱡᱽ ᱠᱟᱱᱟ ᱛᱳ ᱵᱟᱲᱟᱭ ᱠᱟᱜ ᱯᱮ ᱟᱯᱮ ᱵᱟᱦᱨᱮ ᱨᱮ ᱡᱟᱦᱟᱸ ᱢᱮᱱᱟᱜ ᱯᱮᱜᱮᱭᱟ ᱳᱰᱤᱥᱟ ᱵᱟᱦᱨᱮ ᱟᱨ ᱡᱷᱟᱲᱠᱷᱚᱸᱰ ᱵᱟᱦᱨᱮ ᱨᱮ ᱛᱳ ᱟᱯᱮ ᱦᱚᱸ ᱵᱟᱲᱟᱭ ᱠᱟᱜ ᱯᱮ ᱛᱳ ᱱᱚᱣᱟ ᱡᱤᱱᱤᱥᱴᱟᱝ ᱦᱩᱭᱩᱜ ᱠᱟᱱᱟ ᱟᱵᱚ ᱱᱚᱣᱟ ᱚᱞ ᱪᱤᱠᱤ ᱞᱟᱹᱜᱩ ᱵᱟᱠᱷᱨᱟ ᱵᱟᱝᱢᱟ ᱞᱟᱹᱜᱩᱭ ᱞᱟᱹᱜᱤᱫ ᱛᱮ ᱟᱵᱚ ᱳᱰᱤᱥᱟ ᱥᱚᱨᱠᱟᱨ ᱴᱷᱮᱱ ᱢᱤᱫᱴᱤᱡ ᱟᱵᱚ ᱱᱮᱦᱚᱨ ᱛᱟᱦᱮᱱᱟ ᱵᱟᱝᱢᱟ ᱨᱟᱹᱞᱤ ᱛᱟᱦᱮᱱᱟ ᱛᱳ ᱟᱡ ᱩᱱᱤ ᱢᱟᱱᱮ ᱟᱵᱚ ᱳᱰᱤᱥᱟ ᱥᱚᱨᱠᱟᱨᱮ ᱵᱟᱫᱽᱫᱷᱚᱜ ᱢᱟ ᱡᱮ ᱵᱟᱝᱟ ᱟᱵᱚ ᱚᱞ ᱪᱤᱠᱤᱛᱮ ᱯᱟᱲᱦᱟᱣ ᱵᱚᱱ ᱢᱟᱭ ᱟᱨ ᱤᱭᱩ ᱡᱤ ᱠᱷᱚᱱ ᱯᱤᱡᱤ ᱫᱷᱟᱹᱨᱤᱡ ᱛᱚ ᱚᱱᱟ ᱤᱫᱤ ᱠᱟᱛᱮᱫ ᱚᱱᱟ ᱢᱮᱥᱮᱡᱽ ᱢᱮᱱᱟᱜ ᱜᱮᱭᱟ ᱦᱟᱸᱜ ᱛᱚᱵᱮ ᱪᱚᱞᱚ ᱚᱱᱟ ᱢᱮᱥᱮᱡᱽ ᱵᱚᱱ ᱧᱮᱞ ᱞᱮᱜᱮ ᱛᱚ ᱢᱤᱫᱴᱤᱡ ᱜᱤᱨᱟᱹ ᱥᱟᱠᱟᱢ ᱢᱮᱱᱟᱜᱼᱟ ᱛᱚ ᱚᱱᱟ ᱜᱤᱨᱟᱹ ᱥᱟᱠᱟᱢ ᱯᱟᱲᱦᱟᱣ ᱛᱮᱵᱚᱱ ᱟᱸᱡᱚᱢ ᱞᱮᱜᱮ ᱛᱟᱦᱚᱞᱮ ᱪᱚᱞᱚ ᱵᱷᱤᱰᱤᱭᱳ ᱵᱚᱱ ᱮᱛᱚᱦᱚᱵ ᱠᱟᱜ ᱨᱮᱜᱮ ᱛᱚᱵᱮ ᱟᱯᱮ ᱱᱚᱰᱮ ᱡᱟᱦᱟᱸ ᱯᱮ ᱧᱮᱞᱮᱜᱼᱟ ᱱᱚᱣᱟ ᱫᱚ ᱢᱤᱫᱴᱤᱡ ᱜᱤᱨᱟᱹ ᱥᱟᱠᱟᱢ ᱠᱟᱱᱟ ᱟᱨ ᱱᱚᱣᱟ ᱫᱚ ᱩᱲᱤᱭᱟ ᱛᱮᱜᱮ ᱚᱞ ᱟᱠᱟᱱᱟ ᱡᱮᱦᱮᱛᱩ ᱱᱚᱣᱟ ᱫᱚ ᱟᱵᱚ ᱩᱲᱤᱥᱥᱟ ᱵᱟᱠᱷᱨᱟ ᱠᱟᱱᱟ ᱚᱱᱟᱛᱮ ᱯᱟᱞᱮ ᱱᱚᱣᱟ ᱫᱚ ᱩᱲᱤᱭᱟ ᱛᱮᱜᱮ ᱠᱚ ᱚᱞ ᱟᱠᱟᱜᱼᱟ ᱛᱚ ᱱᱚᱣᱟ ᱫᱚ ᱤᱧ ᱤᱧ ᱫᱚ ᱱᱟᱦᱟᱜ ᱵᱟᱹᱧ ᱚᱞ ᱟᱠᱟᱜᱼᱟ ᱱᱚᱣᱟ ᱫᱚ ᱟᱠᱚᱣᱟᱜ ᱠᱟᱱᱟ ᱛᱚ ᱟᱯᱮ ᱧᱮᱞ ᱯᱮ ᱱᱚᱰᱮ ᱪᱮᱫ ᱚᱞ ᱟᱠᱟᱱᱟ ᱛᱚ ᱟᱵᱚ ᱧᱮᱞ ᱯᱮ ᱢᱚᱦᱟᱥᱚᱭ ᱢᱚᱦᱟᱥᱚᱭᱟ ᱢᱟᱺᱡᱷᱤ ᱵᱟᱵᱟ ᱯᱟᱨᱜᱟᱱᱟ ᱵᱟᱵᱟ ᱮᱵᱚᱝ ᱜᱨᱟᱢᱚᱨ ᱥᱚᱢᱚᱥᱛᱚ ᱯᱨᱚᱡᱟ ᱜᱚᱬᱚ ᱢᱟᱺᱡᱷᱤ ᱵᱟᱵᱟ ᱮᱵᱚᱝ ᱢᱟ ᱵᱷᱚᱣᱬᱤ ᱥᱚᱢᱟᱡᱽ ᱥᱮᱵᱤ ᱡᱚᱱᱚ ᱥᱟᱫᱷᱟᱨᱚᱱ ᱵᱷᱟᱥᱟ ᱯᱨᱮᱢᱤ ᱵᱷᱟᱭ ᱵᱷᱚᱣᱬᱤ ᱮᱦᱤ ᱱᱤᱢᱚᱱᱛᱨᱚᱱ ᱯᱚᱛᱨᱚ ᱢᱟᱫᱷᱭᱚᱢ ᱨᱮ ᱡᱚᱬᱟᱭ ᱞᱚᱡᱮ ᱱᱚᱣᱟ ᱵᱟᱰᱟᱭᱚᱜ ᱠᱟᱱᱟ ᱧᱮᱞ ᱯᱮ ᱱᱚᱰᱮ ᱚᱞ ᱟᱠᱟᱱᱟ ᱫᱩᱭ ᱦᱟᱡᱟᱨ ᱛᱤᱱ ᱢᱚᱥᱤᱦᱟ ᱡᱟᱦᱟᱸ ᱰᱤᱥᱮᱢᱵᱚᱨ ᱵᱟᱭᱤᱥ ᱛᱟᱹᱨᱤᱠᱷ ᱨᱮ ᱟᱵᱚ ᱥᱟᱱᱛᱟᱲᱤ ᱵᱷᱟᱥᱟ ᱥᱚᱝᱵᱤᱫᱷᱟᱱ ᱨᱮ ᱚᱥᱴᱚᱢ ᱚᱱᱩᱪᱷᱮᱫᱽ ᱨᱮ ᱥᱟᱢᱤᱞ ᱟᱠᱟᱱᱟ ᱛᱟᱵᱚᱱ ᱡᱟᱦᱟᱸᱭ ᱧᱟᱢ ᱠᱮᱜᱼᱟ ᱚᱱᱩᱥᱩᱪᱤ ᱨᱮ ᱛᱚ ᱤᱱ ᱦᱤᱞᱳᱜ ᱠᱷᱚᱱ ᱟᱯᱮ ᱧᱮᱞ ᱯᱮ ᱟᱵᱚ ᱚᱞ ᱪᱤᱠᱤ ᱛᱮ ᱟᱵᱚ ᱚᱞ ᱨᱮᱭᱟᱜ ᱢᱤᱫᱴᱤᱡ ᱥᱚᱨᱠᱟᱨᱮ ᱮᱢᱟᱫ ᱵᱚᱱᱟ ᱡᱮ ᱵᱟᱝ ᱚᱞ ᱪᱤᱠᱤ ᱢᱟᱱᱱᱚᱛᱟᱭ ᱮᱢ ᱠᱮᱜᱼᱟ ᱛᱚ ᱟᱯᱮ ᱚᱞ ᱪᱤᱠᱤ ᱛᱮᱦᱚᱸ ᱯᱮ ᱚᱞ ᱫᱟᱲᱮᱭᱟᱜ ᱜᱮᱭᱟ ᱛᱚ ᱟᱹᱰᱤ ᱜᱟᱱ ᱦᱚᱲᱟᱜ ᱛᱟᱦᱮᱱ ᱠᱟᱱᱟ ᱱᱚᱰᱮ ᱟᱵᱚ ᱚᱥᱴᱚᱢ ᱚᱱᱩᱪᱷᱮᱫ ᱨᱮᱫᱚ ᱚᱞ ᱪᱤᱠᱤ ᱧᱟᱢ ᱟᱠᱟᱫ ᱟᱭ ᱛᱚ ᱚᱞ ᱪᱤᱠᱤ ᱫᱚ ᱵᱟᱭ ᱧᱟᱢ ᱟᱠᱟᱫ ᱜᱮᱭᱟ ᱟᱵᱚ ᱫᱚ ᱚᱱᱟ ᱫᱚ ᱥᱟᱱᱛᱟᱲᱤ ᱞᱮᱝᱜᱩᱭᱮᱡᱽ ᱮ ᱧᱟᱢ ᱟᱠᱟᱫᱼᱟ ᱛᱚ ᱤᱠᱷᱟᱹᱱ ᱮᱱᱛᱮ ᱨᱮᱦᱚᱸ ᱟᱵᱚ ᱚᱞ ᱪᱤᱠᱤ ᱛᱮ ᱟᱵᱚ ᱚᱞ ᱨᱮᱭᱟᱜ ᱢᱤᱫᱴᱤᱡ ᱚᱫᱷᱤᱠᱟᱨ ᱮ ᱮᱢ ᱟᱠᱟᱫ ᱵᱚᱱᱟ ᱟᱵᱚ ᱚᱞ ᱪᱤᱠᱤ ᱟᱠᱥᱮᱯᱴ ᱟᱠᱟᱫ ᱟᱭ ᱥᱚᱨᱠᱟᱨ ᱦᱮᱞᱟ ᱥᱚᱨᱠᱟᱨ ᱵᱷᱟᱨᱚᱛ ᱥᱚᱨᱠᱟᱨ ᱟᱵᱚ ᱚᱞ ᱪᱤᱠᱤ ᱟᱠᱥᱮᱯᱴ ᱟᱠᱟᱫ ᱟᱭ ᱡᱮ ᱵᱟᱝᱟ ᱢᱤᱫᱴᱤᱡ ᱥᱟᱱᱛᱟᱲᱤ ᱠᱚᱣᱟᱜ ᱫᱚ ᱚᱞ ᱪᱤᱠᱤ ᱢᱤᱫᱴᱤᱡ ᱞᱤᱯᱤ ᱢᱮᱱᱟᱜᱼᱟ ᱢᱮᱱᱛᱮ ᱛᱚ ᱚᱱᱟ ᱫᱨᱤᱥᱴᱤ ᱨᱮ ᱧᱮᱞ ᱯᱮ ᱟᱵᱚ ᱟᱹᱰᱤᱜᱟᱱ ᱡᱟᱭᱜᱟ ᱨᱮᱜᱮ ᱱᱤᱛᱚᱜ ᱫᱷᱟᱹᱨᱤᱡ ᱛᱮ ᱢᱟᱱᱮ ᱟᱵᱚ ᱚᱞ ᱪᱤᱠᱤ ᱛᱮᱠᱚ ᱯᱟᱲᱦᱟᱜ ᱠᱟᱱ ᱜᱮᱭᱟ ᱟᱵᱚ ᱡᱟᱦᱟᱸ ᱞᱮᱠᱟ ᱟᱥᱟᱢ ᱠᱚᱧ ᱞᱟᱹᱭ ᱠᱮᱜᱼᱟ ᱳᱭᱮᱥᱴ ᱵᱮᱝᱜᱚᱞ ᱠᱚᱨᱮᱜ ᱞᱟᱹᱜᱩᱭᱮᱱᱟ ᱛᱚ ᱚᱱᱟ ᱤᱫᱤ ᱠᱟᱛᱮ ᱟᱵᱚ ᱳᱰᱤᱥᱟ ᱨᱮ ᱫᱚ ᱵᱟᱝ ᱞᱟᱹᱜᱩ ᱟᱠᱟᱱ ᱜᱮᱭᱟ ᱦᱟᱸᱜ ᱛᱚ ᱳᱰᱤᱥᱟ ᱨᱮ ᱵᱟᱝ ᱞᱟᱹᱜᱩ ᱟᱠᱟᱱ ᱤᱫᱤ ᱠᱟᱛᱮ ᱟᱯᱮ ᱧᱮᱞ ᱯᱮ ᱱᱚᱰᱮ ᱚᱞ ᱠᱟᱱᱟ ᱟᱢᱚ ᱨᱟᱡᱽᱡᱚ ᱨᱮ ᱢᱟᱹᱡᱷᱤ ᱯᱟᱨᱜᱟᱱᱟ ᱮᱵᱚᱝ ᱢᱟᱹᱡᱷᱤ ᱯᱟᱨᱟᱱᱤᱠ ᱢᱟᱱᱚᱝᱠᱚ ᱢᱟᱱᱱᱚᱛᱟ ᱮᱵᱚᱝ ᱵᱷᱚᱛᱟ ᱯᱨᱚᱫᱟᱱ ᱠᱚᱨᱩᱪᱷᱚᱱᱛᱤ ᱦᱮᱸ ᱵᱟᱝ ᱢᱟᱱᱮ ᱮᱴᱟᱜ ᱨᱮᱱ ᱫᱚ ᱱᱚᱣᱟ ᱵᱷᱟᱛᱟ ᱠᱚᱠᱚ ᱧᱟᱢᱮᱜᱼᱟ ᱩᱱᱠᱩ ᱢᱟᱹᱡᱷᱤ ᱯᱟᱨᱜᱟᱱᱟ ᱠᱚ ᱢᱟᱹᱡᱷᱤ ᱯᱟᱨᱟᱱᱤᱠ ᱠᱚ ᱮᱴᱟᱜ ᱨᱟᱡᱽᱡᱚ ᱨᱮᱱ ᱡᱟᱦᱟᱸ ᱢᱤᱛᱤ ᱠᱚ ᱡᱷᱟᱲᱠᱷᱚᱸᱰ ᱠᱚᱨᱮ ᱚᱭᱮᱥᱴ ᱵᱮᱝᱜᱚᱞ ᱠᱚᱨᱮ ᱟᱥᱟᱢ ᱠᱚᱨᱮ ᱩᱱᱠᱩ ᱠᱚᱫᱚ ᱠᱚ ᱧᱟᱢᱮᱜᱼᱟ ᱠᱚ ᱠᱤᱱᱛᱩ ᱩᱲᱤᱥᱥᱟ ᱨᱮᱫᱚ ᱱᱤᱛᱚᱜ ᱫᱷᱟᱹᱵᱤᱡ ᱚᱱᱟ ᱠᱚ ᱵᱟᱭ ᱦᱩᱭ ᱠᱟᱱᱟ ᱛᱚ ᱚᱱᱟ ᱠᱚ ᱤᱫᱤ ᱠᱟᱛᱮᱫ ᱢᱟᱹᱡᱷᱤ ᱯᱟᱨᱜᱟᱱᱟ ᱵᱮᱵᱚᱥᱛᱷᱟ ᱞᱟᱜᱟᱜ ᱢᱟ ᱚᱱᱟ ᱠᱚ ᱤᱫᱤ ᱠᱟᱛᱮᱫ ᱨᱟᱹᱞᱤ ᱢᱮᱱᱟᱜᱼᱟ ᱛᱚ ᱚᱱᱟ ᱵᱟᱠᱷᱨᱟ ᱧᱮᱞ ᱯᱮ ᱡᱩᱱ ᱦᱤᱞᱳᱜ ᱪᱚᱞᱤᱛ ᱵᱚᱨᱥᱚ ᱡᱩᱱ ᱢᱟᱥ ᱛᱤᱨᱤᱥ ᱛᱟᱹᱨᱤᱠᱷ ᱡᱟᱦᱟᱸ ᱟᱵᱚ ᱦᱩᱞ ᱢᱟᱦᱟ ᱦᱤᱞᱳᱜ ᱛᱚ ᱦᱩᱞ ᱫᱤᱵᱚᱥ ᱨᱮ ᱚᱱᱟ ᱢᱤᱫᱴᱤᱡ ᱵᱤᱥᱟᱞ ᱡᱚᱱᱚ ᱥᱚᱢᱟᱜᱚᱢ ᱦᱚᱸ ᱨᱟᱹᱞᱤ ᱟᱭᱳᱡᱚᱱ ᱠᱚᱨᱟᱣ ᱡᱟᱣᱪᱷᱤ ᱛᱚ ᱚᱱᱟ ᱨᱟᱹᱞᱤ ᱨᱮ ᱟᱵᱚ ᱡᱚᱛᱚ ᱦᱚᱲ ᱵᱚ ᱛᱟᱦᱮᱱ ᱢᱟ ᱵᱟ ᱩᱯᱚᱥᱛᱷᱤᱛᱚ ᱵᱚ ᱛᱟᱦᱮᱱ ᱢᱟ ᱢᱮᱱᱛᱮ ᱥᱟᱹᱢᱤᱞᱚᱜ ᱢᱟᱵᱚ ᱚᱱᱟᱜᱮ ᱱᱚᱣᱟ ᱱᱮᱣᱛᱟ ᱜᱤᱨᱟᱹ ᱥᱟᱠᱟᱢ ᱨᱮᱠᱚ ᱞᱟᱹᱭ ᱦᱚᱪᱚ ᱟᱠᱟᱫᱼᱟ ᱛᱚ ᱤᱧ ᱦᱚᱧ ᱟᱥᱚᱜᱼᱟ ᱡᱚᱛᱚ ᱜᱮ ᱱᱚᱣᱟ ᱨᱮᱜᱮ ᱵᱚ ᱥᱟᱹᱢᱤᱞᱚᱜ ᱢᱟ ᱟᱨ ᱱᱚᱣᱟ ᱫᱚ ᱱᱤᱡᱚ ᱱᱤᱡᱚ ᱰᱤᱥᱴᱤᱠ ᱨᱮᱜᱮ ᱱᱟᱦᱟᱜ ᱯᱟᱞᱮ ᱦᱩᱭᱩᱜᱼᱟ ᱱᱟᱦᱟᱜ ᱧᱮᱞ ᱯᱮ ᱟᱨ ᱱᱚᱜᱼᱚᱭ ᱥᱚᱫᱚᱨ ᱢᱚᱦᱚᱠᱩᱢᱟ ᱨᱮ ᱱᱤᱡᱚ ᱡᱮᱞᱟ ᱨᱮᱭᱟᱜ ᱱᱚᱣᱟ ᱢᱟᱱᱮ ᱡᱚᱛᱚ ᱟᱵᱚ ᱡᱟᱦᱟᱸ ᱢᱮᱱᱮᱫᱼᱟ ᱱᱟᱦᱟᱜ ᱥᱚᱵᱽ ᱠᱚᱞᱮᱠᱴᱚᱨ ᱚᱯᱷᱤᱥ ᱠᱤ ᱠᱚᱞᱮᱠᱴᱚᱨ ᱚᱯᱷᱤᱥ ᱱᱚᱰᱮ ᱜᱮ ᱱᱟᱦᱟᱜ ᱱᱚᱣᱟ ᱨᱟᱞᱞᱤ ᱠᱚᱫᱚ ᱦᱩᱭᱩᱜᱼᱟ ᱛᱳ ᱟᱵᱚ ᱡᱚᱛᱚ ᱱᱚᱣᱟ ᱨᱮ ᱥᱮᱴᱮᱨᱚᱜ ᱢᱟ ᱛᱳ ᱚᱱᱟᱜᱮ ᱤᱧ ᱯᱟᱦᱴᱟ ᱠᱷᱚᱱ ᱟᱯᱮ ᱴᱷᱮᱱ ᱱᱮᱦᱚᱨ ᱛᱟᱦᱮᱱ ᱠᱟᱱᱟ ᱟᱨ ᱱᱚᱣᱟ ᱡᱟᱦᱟᱸ ᱞᱮᱠᱟᱛᱮ ᱨᱮᱦᱚᱸ ᱟᱵᱚᱣᱟᱜ ᱥᱚᱯᱷᱚᱞ ᱛᱟᱦᱮᱱ ᱢᱟ ᱱᱚᱣᱟ ᱨᱟᱞᱤᱴᱟ ᱛᱚ ᱱᱚᱣᱟ ᱨᱮᱭᱟᱜ ᱢᱮᱱ ᱩᱫᱮᱥᱥᱚ ᱪᱮᱫ ᱢᱮᱱᱟᱜᱼᱟ ᱟᱵᱚᱣᱟᱜ ᱟᱢᱚᱨ ᱫᱟᱵᱤ ᱧᱮᱞ ᱯᱮ ᱫᱟᱵᱤ ᱪᱮᱫ ᱢᱮᱱᱟᱜᱼᱟ ᱩᱲᱤᱥᱥᱟ ᱥᱤᱠᱠᱷᱟ ᱵᱤᱵᱷᱟᱜᱽ ᱨᱮ ᱥᱟᱱᱛᱟᱲᱤ ᱵᱷᱟᱥᱟ ᱚᱞ ᱪᱤᱠᱤ ᱞᱤᱯᱤ ᱢᱟᱫᱽᱫᱷᱚᱢ ᱨᱮ ᱠᱮᱡᱤ ᱠᱷᱚᱱ ᱯᱤᱡᱤ ᱫᱷᱟᱹᱨᱤᱡ ᱟᱵᱚᱣᱟᱜ ᱯᱟᱲᱦᱟᱣ ᱦᱩᱭᱩᱜ ᱢᱟ ᱮᱵᱚᱝ ᱡᱟᱦᱟᱸ ᱞᱮᱠᱟᱱ ᱢᱮᱱᱟᱜᱼᱟ ᱱᱚᱜᱼᱚᱭ ᱩᱨᱫᱩ ᱵᱮᱝᱜᱚᱞᱤ ᱛᱮᱞᱮᱜᱩ ᱵᱷᱟᱥᱟ ᱵᱷᱚᱞᱤ ᱥᱚᱝᱠᱷᱟ ᱞᱚᱜᱷᱩ ᱵᱷᱟᱥᱟ ᱢᱟᱫᱽᱫᱷᱚᱢ ᱨᱮ ᱢᱟᱱᱱᱚᱛᱟ ᱫᱤᱭᱟ ᱡᱟᱣ ᱛᱚ ᱚᱱᱠᱟ ᱜᱮ ᱥᱮᱠᱮᱱᱰ ᱨᱮ ᱪᱮᱫ ᱛᱟᱦᱮᱱ ᱠᱟᱱᱟ ᱫᱩᱭ ᱱᱚᱢᱵᱚᱨ ᱨᱮ ᱥᱟᱱᱛᱟᱲᱤ ᱵᱷᱟᱥᱟ ᱫᱨᱤᱥᱴᱤ ᱩᱱᱱᱚᱛᱤ ᱱᱤᱢᱚᱱᱛᱮ ᱥᱟᱱᱛᱟᱲᱤ ᱵᱳᱨᱰ ᱵᱟ ᱠᱟᱣᱩᱱᱥᱤᱞ ᱜᱚᱴᱷᱚᱱ ᱠᱚᱨᱟ ᱡᱟᱣ ᱛᱚ ᱱᱚᱣᱟ ᱠᱟᱣᱩᱱᱥᱤᱞ ᱟᱨ ᱵᱳᱨᱰ ᱡᱟᱦᱟᱸ ᱚᱱᱟ ᱛᱮᱭᱟᱨᱚᱜ ᱢᱟᱭ ᱞᱟᱹᱭᱮᱜᱼᱟ ᱟᱨ ᱫᱩ ᱦᱟᱡᱟᱨ ᱥᱟᱛ ᱢᱚᱥᱟᱨᱮ ᱱᱤᱡᱩᱠᱛᱤ ᱯᱟᱭ ᱛᱷᱤᱵᱟ ᱚᱞᱪᱤᱠᱤ ᱥᱤᱠᱠᱷᱚᱠ ᱮᱵᱚᱝ ᱥᱤᱠᱠᱷᱚᱭᱤᱛᱨᱤ ᱮᱢᱟᱱᱠᱚ ᱱᱤᱭᱚᱢᱤᱛᱚ ᱠᱚᱨᱟ ᱡᱟᱣ ᱤᱧᱤᱧ ᱞᱟᱹᱭ ᱞᱟᱜ ᱜᱮᱭᱟ ᱛᱟᱦᱮᱸᱫ ᱫᱩ ᱦᱟᱡᱟᱨ ᱥᱟᱛ ᱨᱮ ᱡᱟᱦᱟᱸ ᱟᱵᱚ ᱚᱞᱪᱤᱠᱤ ᱢᱟᱪᱮᱫ ᱠᱚᱠᱚ ᱧᱟᱢ ᱟᱠᱟᱫ ᱛᱟᱦᱮᱸᱫ ᱪᱟᱹᱠᱨᱤ ᱛᱚ ᱩᱱᱠᱩ ᱱᱤᱛᱚᱜ ᱫᱷᱟᱹᱨᱤᱡ ᱠᱚᱱᱴᱨᱟᱠᱪᱩᱣᱟᱞ ᱵᱮᱥᱤᱥ ᱨᱮᱜᱮ ᱢᱮᱱᱟᱜ ᱠᱚᱣᱟ ᱛᱚ ᱩᱱᱠᱩ ᱱᱤᱛᱚᱜ ᱫᱷᱟᱹᱨᱤᱡ ᱵᱟᱠᱚ ᱨᱮᱜᱩᱞᱟᱨ ᱟᱠᱟᱱᱟ ᱛᱚ ᱚᱱᱟ ᱤᱫᱤ ᱠᱟᱛᱮᱫ ᱱᱚᱣᱟ ᱨᱮᱞᱮ ᱛᱟᱦᱮᱱᱟ ᱛᱟᱦᱚᱞᱮ ᱱᱚᱣᱟ ᱨᱮᱭᱟᱜ ᱢᱮᱥᱮᱡᱽ ᱢᱟᱯᱮ ᱵᱟᱲᱟᱭ ᱠᱮᱫᱼᱟ ᱪᱚᱞᱚ ᱡᱷᱟᱲᱠᱷᱚᱸᱰ ᱨᱮᱭᱟᱜ ᱢᱮᱥᱮᱡᱽ ᱵᱚᱱ ᱟᱸᱡᱚᱢ ᱞᱮᱜᱮ ᱛᱚ ᱱᱚᱣᱟ ᱢᱮᱥᱮᱡᱽ ᱡᱟᱦᱟᱸ ᱯᱮ ᱧᱮᱞ ᱠᱮᱫᱼᱟ ᱱᱚᱣᱟ ᱫᱚ ᱳᱰᱤᱥᱟ ᱞᱟᱹᱜᱤᱫ ᱛᱟᱦᱮᱸ ᱠᱟᱱᱟ ᱛᱚᱵᱮ ᱱᱤᱛᱚᱜ ᱡᱷᱟᱲᱠᱷᱚᱸᱰ ᱨᱮᱭᱟᱜ ᱤᱧ ᱞᱟᱹᱭᱟ ᱛᱚ ᱡᱷᱟᱲᱠᱷᱚᱸᱰ ᱨᱮ ᱡᱟᱦᱟᱸ ᱟᱵᱚ ᱦᱮᱢᱚᱱᱛ ᱥᱚᱨᱮᱱ ᱥᱚᱨᱠᱟᱨ ᱢᱮᱱᱟᱭᱟ ᱛᱚ ᱱᱩᱭ ᱴᱷᱮᱱ ᱢᱤᱫᱴᱤᱡ ᱫᱟᱹᱵᱤ ᱢᱮᱱᱟᱜᱼᱟ ᱟᱢ ᱱᱚᱣᱟ ᱡᱩᱞᱟᱭ ᱪᱟᱨ ᱛᱟᱹᱨᱤᱠᱷ ᱱᱚᱣᱟ ᱫᱚ ᱡᱩᱱ ᱪᱟᱹᱞᱩ ᱟᱠᱟᱱᱟ ᱛᱚ ᱡᱩᱞᱟᱭ ᱪᱟᱨ ᱛᱟᱹᱨᱤᱠᱷ ᱵᱷᱤᱛᱨᱤ ᱛᱮ ᱡᱩᱫᱤ

ᱤᱧᱤᱧ ᱵᱟᱰᱟᱭ ᱫᱟᱲᱮᱭᱟᱜ ᱠᱟᱱᱟ ᱡᱟᱦᱟᱸ ᱱᱚᱣᱟ ᱨᱮ ᱢᱟᱱᱮ ᱢᱮᱥᱮᱡᱽ ᱠᱷᱚᱱ ᱛᱚ ᱱᱚᱜᱼᱚᱭ ᱢᱮᱱᱟᱜᱼᱟ ᱟᱵᱚ ᱯᱨᱚᱛᱮᱠ ᱰᱤᱥᱴᱤᱠ ᱨᱮᱭᱟᱜ ᱡᱟᱦᱟᱸ ᱟᱵᱚ ᱢᱮᱱᱟᱜᱼᱟ ᱠᱚᱞᱮᱠᱴᱚᱨ ᱚᱯᱷᱤᱥ ᱛᱚ ᱠᱚᱞᱮᱠᱴᱚᱨ ᱚᱯᱷᱤᱥ ᱨᱮ ᱱᱚᱣᱟ ᱨᱮᱞᱤ ᱛᱟᱦᱮᱱᱟ ᱟᱨ ᱱᱚᱣᱟ ᱴᱳᱴᱟᱞᱤ ᱟᱵᱚ ᱳᱰᱤᱥᱟ ᱵᱚᱱᱫᱚᱜᱼᱟ ᱟᱨ ᱡᱷᱟᱲᱠᱷᱚᱸᱰ ᱵᱚᱱᱫᱚᱜᱼᱟ ᱚᱱᱟ ᱨᱮᱭᱟᱜ ᱢᱮᱥᱮᱡᱽ ᱦᱚᱸ ᱧᱟᱢᱚᱜ ᱠᱟᱱᱟ ᱛᱚᱵᱮ ᱤᱧ ᱥᱟᱱᱟᱢ ᱠᱚᱴᱷᱮᱱᱤᱧ ᱱᱮᱦᱚᱨᱚᱜᱼᱟ ᱱᱚᱣᱟ ᱨᱮ ᱟᱵᱚᱱ ᱜᱚᱲᱚ ᱵᱚᱱ ᱮᱢ ᱢᱟ ᱟᱨ ᱡᱚᱛᱚ ᱠᱚ ᱜᱮᱵᱚᱱ ᱥᱮᱴᱮᱨᱚᱜ ᱢᱟ ᱛᱚᱵᱮ ᱛᱮᱦᱮᱧᱟᱜ ᱢᱮᱥᱮᱡᱽ ᱫᱚ ᱱᱚᱝᱠᱟᱱ ᱢᱮᱥᱮᱡᱽ ᱠᱟᱱ ᱜᱮᱭᱟ ᱛᱟᱦᱮᱸᱫ ᱛᱚ ᱧᱟᱯᱟᱢ ᱟᱵᱚ ᱟᱨ ᱢᱤᱫᱴᱮᱱ ᱵᱷᱤᱰᱭᱳ ᱨᱮ ᱛᱚᱵᱮ ᱛᱮᱦᱮᱧ ᱤᱧᱟᱹᱜ ᱵᱷᱤᱰᱭᱳ ᱠᱷᱚᱱ ᱵᱤᱫᱟᱹᱭᱤᱧ ᱤᱫᱤᱭᱮᱫᱼᱟ ᱡᱚᱦᱟᱨ